ᱡᱚᱦᱟᱨ ᱥᱟᱱᱛᱟᱲ ᱦᱚᱯᱚᱱ ᱯᱟᱦᱴᱟ ᱥᱮᱫ ᱠᱷᱚᱱ ᱤᱧ ᱜᱮ ᱥᱤᱢᱚᱞ ᱢᱟᱱᱰᱤ ᱟᱯᱮ ᱥᱟᱱᱟᱢ ᱠᱚ ᱞᱟᱹᱜᱤᱫ ᱛᱟᱦᱮᱱ ᱠᱟᱱᱟ ᱥᱟᱹᱜᱩᱱ ᱫᱟᱨᱟᱢ ᱛᱚᱵᱮ ᱵᱷᱤᱰᱤᱭᱳ ᱧᱮᱞ ᱞᱟᱦᱟ ᱱᱚᱣᱟ ᱪᱮᱱᱮᱞ ᱨᱮ ᱱᱟᱣᱟ ᱜᱮ ᱠᱷᱟᱱᱮᱢ ᱥᱟᱱᱛᱟᱲ ᱦᱚᱯᱚᱱ ᱪᱮᱱᱮᱞ ᱫᱚ ᱥᱟᱵᱥᱠᱨᱟᱭᱤᱵ ᱛᱚᱨᱟᱭ ᱢᱮ ᱪᱮᱫᱟᱜ ᱥᱮ ᱵᱟᱝᱢᱟ ᱥᱟᱱᱛᱟᱲ ᱦᱚᱯᱚᱱ ᱞᱟᱹᱜᱤᱫ ᱥᱟᱱᱛᱟᱲ ᱦᱚᱯᱚᱱ ᱠᱷᱟᱹᱛᱤᱨ ᱥᱟᱱᱛᱟᱲ ᱦᱚᱯᱚᱱ ᱦᱚᱛᱮᱛᱮ ᱥᱟᱱᱛᱟᱲ ᱦᱚᱯᱚᱱ ᱥᱟᱶᱛᱮ ᱥᱟᱱᱛᱟᱲ ᱦᱚᱯᱚᱱ ᱠᱚᱣᱟᱜ ᱠᱟᱛᱷᱟ ᱵᱟᱰᱟᱭ ᱦᱚᱪᱚ ᱛᱟᱞᱟᱛᱮ ᱥᱟᱶᱛᱟ ᱥᱩᱥᱟᱹᱨ ᱨᱮᱱᱟᱜ ᱠᱟᱹᱢᱤᱦᱚᱨᱟ ᱦᱟᱛᱟᱣ ᱦᱩᱭ ᱟᱠᱟᱱᱟ᱾ ᱛᱚᱵᱮ ᱫᱮᱞᱟ ᱠᱟᱛᱷᱟ ᱠᱚ ᱟᱸᱡᱚᱢ ᱦᱩᱭ ᱞᱮᱱ ᱜᱮ᱾ ᱡᱚᱦᱟᱨ ᱜᱮ ᱥᱟᱱᱟᱢ ᱠᱚ᱾ ᱛᱮᱦᱮᱧ ᱟᱯᱮ ᱠᱚ ᱛᱟᱞᱟ ᱨᱮ ᱟᱨ ᱢᱤᱫ ᱫᱷᱟᱣ ᱤᱧ ᱦᱮᱡ ᱮᱱᱟ᱾ ᱛᱮᱦᱮᱧ ᱫᱚ ᱢᱤᱫᱴᱟᱝ ᱟᱹᱰᱤ ᱢᱟᱨᱟᱝ ᱴᱚᱯᱤᱠ ᱤᱧ ᱟᱞᱳᱪᱚᱱᱟᱭᱟ ᱥᱮ ᱟᱹᱰᱤ ᱢᱟᱨᱟᱝ ᱴᱚᱯᱤᱠ ᱤᱧ ᱞᱟᱹᱭ ᱞᱟᱹᱜᱤᱫᱚᱜ ᱠᱟᱱᱟ ᱡᱟᱦᱟᱸ ᱫᱚ ᱥᱟᱱᱟᱢ ᱦᱚᱲ ᱜᱮᱵᱚᱱ ᱟᱸᱡᱚᱢ ᱠᱟᱜᱼᱟ ᱥᱮ ᱥᱟᱱᱟᱢ ᱦᱚᱲ ᱜᱮᱵᱚᱱ ᱵᱟᱰᱟᱭᱟ ᱱᱚᱣᱟ ᱫᱚ ᱟᱨ ᱥᱟᱱᱟᱢ ᱦᱚᱲ ᱜᱮ ᱡᱟᱦᱟᱸ ᱨᱮᱜᱮ ᱵᱚᱱ ᱛᱤᱸᱜᱩᱱ ᱠᱟᱱᱟ ᱥᱮ ᱡᱟᱦᱟᱸ ᱨᱮᱜᱮ ᱵᱚᱱ ᱜᱟᱞᱢᱟᱨᱟᱜ ᱠᱟᱱᱟ ᱚᱱᱟ ᱥᱟᱱᱟᱢ ᱡᱟᱭᱜᱟ ᱨᱮᱜᱮ ᱢᱚᱴᱟᱢᱩᱴᱤ ᱱᱚᱝᱠᱟ ᱵᱚᱱ ᱞᱟᱹᱭᱫᱟ ᱡᱮ ᱠᱤᱪᱷᱩ ᱠᱚᱨᱟᱣ ᱦᱩᱭᱩᱜ ᱛᱟᱵᱚᱱᱟ ᱵᱚᱭᱦᱟ ᱠᱚ ᱛᱚ ᱚᱱᱟ ᱪᱚᱨᱪᱟ ᱨᱮᱱᱟᱜ ᱠᱟᱛᱷᱟ ᱜᱮ ᱛᱮᱦᱮᱧᱤᱧ ᱞᱟᱹᱭ ᱥᱚᱫᱚᱨ ᱛᱟᱵᱚᱱᱟ ᱡᱟᱦᱟᱸᱛᱮ ᱟᱵᱚ ᱥᱟᱱᱟᱢ ᱦᱚᱲ ᱟᱹᱰᱤ ᱩᱥᱟᱹᱨᱟ ᱵᱚᱱ ᱫᱟᱲᱮ ᱟᱨ ᱚᱱᱟ ᱵᱚᱱ ᱠᱩᱨᱩᱢᱩᱴᱩᱭ ᱢᱟ ᱛᱚ ᱚᱱᱟ ᱫᱚ ᱦᱩᱭᱩᱜ ᱠᱟᱱᱟ ᱥᱟᱱᱛᱟᱲ ᱥᱟᱶᱛᱟ ᱨᱮ ᱡᱩᱢᱤᱫ ᱡᱟᱦᱟᱸ ᱡᱩᱢᱤᱫ ᱨᱮᱱᱟᱜ ᱠᱟᱛᱷᱟ ᱵᱚᱱ ᱞᱟᱹᱭᱫᱟ ᱥᱮ ᱟᱹᱭᱫᱟᱹᱨ ᱨᱮᱱᱟᱜ ᱟᱹᱭᱫᱟᱹᱨ ᱧᱟᱢ ᱨᱮᱱᱟᱜ ᱠᱟᱛᱷᱟ ᱵᱚᱱ ᱞᱟᱹᱭ ᱮᱫᱟ ᱥᱮ ᱡᱟᱦᱟᱱ ᱠᱤᱪᱷᱩ ᱧᱟᱢ ᱨᱮᱱᱟᱜ ᱠᱟᱛᱷᱟ ᱜᱮᱵᱚᱱ ᱞᱟᱹᱭ ᱮᱫᱟ ᱚᱱᱟ ᱫᱚ ᱦᱩᱭᱩᱜ ᱠᱟᱱ ᱛᱟᱵᱚᱱᱟ ᱡᱩᱢᱤᱫ ᱢᱟᱫᱷᱚᱢ ᱛᱮᱵᱚᱱ ᱧᱟᱢ ᱫᱟᱲᱮᱭᱟᱜᱼᱟ ᱛᱚ ᱚᱱᱟ ᱡᱩᱢᱤᱫ ᱪᱤᱠᱟᱹᱛᱮ ᱦᱩᱭᱩᱜᱼᱟ ᱥᱮ ᱪᱤᱠᱟᱹ ᱛᱮᱵᱚᱱ ᱡᱩᱢᱤᱫ ᱫᱟᱲᱮᱭᱟᱜᱼᱟ ᱥᱟᱱᱟᱢ ᱦᱚᱲ ᱜᱮᱠᱚ ᱞᱟᱹᱭ ᱮᱫᱟ ᱵᱚᱭᱦᱟ ᱠᱚ ᱡᱩᱢᱤᱫ ᱦᱩᱭᱩᱜ ᱛᱟᱵᱚᱱᱟ ᱡᱟᱦᱟᱸ ᱨᱮᱜᱮ ᱠᱚ ᱫᱟᱞᱮ ᱠᱟᱱᱟ ᱵᱚᱭᱦᱟ ᱠᱚ ᱡᱩᱢᱤᱫᱚᱜᱼᱟ ᱵᱚᱱ ᱡᱟᱦᱟᱸ ᱨᱮᱜᱮ ᱦᱚᱠ ᱟᱹᱭᱫᱟᱹᱨ ᱵᱟᱝ ᱵᱚᱱ ᱧᱟᱢ ᱮᱫᱟ

ᱢᱤᱫᱴᱟᱝ ᱡᱤᱱᱤᱥ ᱤᱧ ᱞᱟᱹᱭᱟ ᱡᱟᱦᱟᱸ ᱫᱚ ᱡᱩᱢᱤᱫ ᱨᱮᱱᱟᱜ ᱡᱷᱚᱛᱚ ᱠᱷᱚᱱᱟᱜ ᱢᱟᱨᱟᱝ ᱫᱟᱲᱮ ᱥᱮ ᱡᱩᱢᱤᱫ ᱨᱮᱱᱟᱜ ᱢᱟᱨᱟᱝ ᱴᱷᱟᱶ ᱡᱷᱚᱛᱚ ᱠᱷᱚᱱᱟᱜ ᱢᱟᱨᱟᱝ ᱢᱤᱫᱴᱟᱝ ᱯᱚᱭᱮᱱᱴ ᱡᱩᱫᱤ ᱦᱩᱭ ᱫᱟᱲᱮᱭᱟᱜᱼᱟ ᱛᱟᱦᱞᱮ ᱮᱱᱠᱷᱟᱱ ᱫᱷᱚᱨᱚᱢ ᱟᱨ ᱫᱷᱚᱨᱚᱢ ᱨᱮᱱᱟᱜ ᱠᱚᱨᱚᱢ ᱛᱮ ᱥᱮ ᱠᱚᱨᱚᱢ ᱫᱟᱲᱮ ᱛᱮ ᱫᱷᱚᱨᱚᱢ ᱚᱱᱟ ᱠᱩᱨᱩᱢᱩᱴᱩ ᱡᱩᱫᱤ ᱵᱚᱱ ᱦᱟᱛᱟᱣ ᱫᱟᱲᱮᱭᱟᱜᱼᱟ ᱮᱱᱛᱮ ᱥᱟᱹᱨᱤᱜᱮ ᱥᱟᱱᱟᱢ ᱦᱚᱲ ᱜᱮᱵᱚᱱ ᱡᱩᱢᱤᱫ ᱫᱟᱲᱮᱭᱟᱜᱼᱟ ᱫᱷᱟᱹᱨᱛᱤ ᱨᱮ ᱡᱟᱦᱟᱸ ᱛᱤᱱᱟᱹᱜ ᱢᱟᱨᱟᱝ ᱠᱟᱱᱟ ᱠᱚ ᱦᱚᱲ ᱩᱱᱠᱩ ᱧᱮᱞ ᱠᱚᱢ ᱫᱷᱚᱨᱚᱢ ᱠᱚ ᱥᱟᱵ ᱫᱚᱦᱚ ᱟᱠᱟᱫ ᱛᱟᱠᱚᱣᱟ ᱥᱮ ᱫᱷᱚᱨᱚᱢ ᱠᱚᱨᱚᱢ ᱢᱟᱫᱷᱭᱚᱢ ᱛᱮᱠᱚ ᱞᱟᱦᱟ ᱤᱫᱤᱭᱮᱫ ᱛᱟᱠᱚᱣᱟ ᱮᱱᱛᱮ ᱟᱵᱚ ᱟᱹᱰᱤ ᱵᱚᱱ ᱥᱤᱠᱷᱱᱟᱹᱛ ᱠᱟᱱ ᱨᱮᱦᱚᱸ ᱠᱤᱱᱛᱩ ᱠᱚᱨᱚᱢ ᱥᱮ ᱫᱷᱚᱨᱚᱢ ᱱᱚᱣᱟ ᱡᱤᱱᱤᱥ ᱴᱟᱜ ᱫᱚ ᱵᱟᱹᱱᱩᱜ ᱟᱱ ᱛᱟᱵᱚᱱᱟ ᱟᱨ ᱚᱱᱟ ᱠᱷᱟᱹᱛᱤᱨ ᱜᱮ ᱯᱟᱞᱮ ᱛᱮᱦᱮᱧ ᱟᱵᱚ ᱵᱟᱝ ᱵᱚᱱ ᱡᱩᱢᱤᱫ ᱫᱟᱲᱮᱜ ᱠᱟᱱᱟ ᱟᱵᱚ ᱵᱚᱭᱦᱟ ᱵᱚᱭᱦᱟ ᱜᱮᱵᱚᱱ ᱛᱟᱯᱟᱢ ᱠᱟᱱᱟ ᱟᱵᱚ ᱠᱷᱮᱨᱣᱟᱞ ᱠᱷᱮᱨᱣᱟᱞ ᱜᱮᱵᱚᱱ ᱠᱷᱟᱹᱯᱟᱹᱲᱤᱜ ᱠᱟᱱᱟ ᱛᱚᱵᱮ ᱮᱱᱠᱷᱟᱱ ᱡᱟᱦᱟᱸ ᱨᱮ ᱡᱟᱦᱟᱸ ᱡᱟᱭᱜᱟ ᱨᱮ ᱟᱵᱚ ᱵᱚᱱ ᱞᱟᱹᱭᱫᱟ ᱡᱮ ᱵᱚᱱ ᱡᱩᱢᱤᱫᱚᱜᱼᱟ ᱡᱩᱢᱤᱫ ᱫᱚ ᱪᱟᱹᱴᱤ ᱠᱷᱟᱹᱱᱤ ᱦᱚᱸ ᱵᱮᱯᱟᱨ ᱫᱚ ᱵᱟᱝ ᱠᱟᱱᱟ ᱡᱟᱦᱟᱸ ᱨᱮᱫᱚ ᱢᱤᱫᱴᱟᱝ ᱦᱚᱲ ᱢᱤᱫᱴᱟᱝ ᱟᱹᱛᱩ ᱨᱮ ᱥᱮ ᱢᱤᱫᱴᱟᱝ ᱚᱲᱟᱜ ᱨᱮ ᱥᱮ ᱜᱷᱟᱨᱚᱸᱡᱽ ᱨᱮ ᱟᱵᱚ ᱪᱮᱫ ᱞᱮᱠᱟ ᱯᱟᱸᱪ ᱡᱚᱱ ᱫᱚᱥ ᱡᱚᱱ ᱵᱚᱱ ᱛᱟᱦᱮᱱᱟ ᱚᱱᱟ ᱡᱟᱭᱜᱟ ᱨᱮ ᱟᱵᱚ ᱥᱟᱱᱟᱢ ᱦᱚᱲ ᱵᱟᱝ ᱵᱚᱱ ᱡᱩᱢᱤᱫ ᱫᱟᱲᱮᱭᱟᱜ ᱠᱟᱱᱟ ᱮᱱᱛᱮ ᱫᱷᱟᱹᱨᱛᱤ ᱨᱮ ᱱᱩᱱᱟᱹᱜ ᱦᱚᱲ ᱪᱤᱠᱟᱹ ᱛᱮᱵᱚᱱ ᱡᱩᱢᱤᱫᱚᱜᱼᱟ ᱟᱹᱰᱤ ᱢᱟᱨᱟᱝ ᱠᱩᱠᱞᱤ ᱠᱟᱱ ᱛᱟᱵᱚᱱᱟ